ᱡᱚᱦᱟᱨ ᱥᱟᱱᱟᱢ ᱠᱚ ᱮᱡᱩᱠᱮᱥᱚᱱ ᱚᱯᱷ ᱥᱟᱱᱛᱟᱞᱤ ᱤᱭᱩᱴᱩᱵᱽ ᱪᱮᱱᱮᱞ ᱨᱮ ᱟᱯᱮ ᱠᱚ ᱥᱟᱹᱜᱩᱱ ᱫᱟᱨᱟᱢ ᱛᱮᱦᱮᱧ ᱫᱚ ᱱᱚᱣᱟ ᱟᱹᱠᱤᱞ ᱜᱮᱭᱟᱱ ᱨᱮᱱᱟᱜ ᱠᱤᱪᱷᱩ ᱠᱩᱠᱞᱤ ᱟᱨ ᱞᱟᱹᱞᱟᱹᱭ ᱱᱚᱣᱟ ᱨᱮᱵᱚᱱ ᱧᱮᱞᱟ ᱟᱫᱚ ᱟᱵᱚ ᱠᱚ ᱚᱠᱚᱭ ᱵᱟᱵᱚᱱ ᱟᱹᱠᱤᱞ ᱠᱚᱜᱼᱟ ᱚᱠᱟ ᱡᱤᱱᱤᱥ ᱠᱚ ᱵᱟᱵᱚᱱ ᱵᱟᱰᱟᱭ ᱠᱟᱜᱼᱟ ᱚᱱᱟᱜᱮ ᱱᱚᱣᱟ ᱨᱮ ᱧᱮᱞ ᱞᱮᱠᱷᱟᱱ ᱵᱚᱱ ᱵᱟᱰᱟᱭ ᱫᱟᱲᱮᱭᱟᱜᱼᱟ ᱱᱚᱣᱟ ᱟᱹᱠᱤᱞ ᱜᱮᱭᱟᱱ ᱫᱚ ᱯᱟᱹᱦᱤᱞ ᱦᱟᱯᱲᱟᱢ ᱠᱚᱴᱷᱮᱱ ᱠᱷᱚᱱ ᱜᱮ ᱛᱩᱢᱟᱹᱞ ᱟᱹᱜᱩ ᱟᱠᱟᱱᱟ ᱟᱫᱚ ᱱᱚᱣᱟ ᱠᱚᱜᱮ ᱱᱚᱣᱟ ᱵᱤᱱᱤᱰ ᱠᱚᱨᱮ ᱦᱚᱸ ᱯᱟᱲᱟᱜ ᱜᱮᱭᱟ ᱟᱨ ᱱᱚᱣᱟ ᱠᱚᱜᱮ ᱵᱚᱱ ᱧᱮᱞ ᱥᱚᱫᱚᱨᱟ ᱢᱟ ᱛᱚᱵᱮ ᱵᱷᱤᱰᱤᱭᱳ ᱵᱚᱱ ᱮᱛᱚᱦᱚᱵ ᱞᱮᱜᱮ ᱟᱹᱠᱤᱞ ᱜᱮᱭᱟᱱ ᱢᱤᱫ ᱨᱮᱵᱚᱱ ᱧᱮᱞᱟ ᱥᱟᱱᱛᱟᱲ ᱟᱹᱛᱩ ᱠᱟᱱᱟ ᱢᱮᱱᱛᱮ ᱩᱯᱨᱩᱢ ᱪᱤᱱᱦᱟᱹ ᱫᱚ ᱪᱮᱫ ᱠᱟᱱᱟ ᱟᱫᱚ ᱞᱟᱹᱱᱟᱹᱭ ᱥᱟᱱᱛᱟᱲ ᱟᱹᱛᱩ ᱠᱟᱱᱟ ᱢᱮᱱᱛᱮ ᱩᱯᱨᱩᱢ ᱪᱤᱱᱦᱟᱹ ᱫᱚ ᱡᱟᱦᱮᱨ ᱛᱷᱟᱱ ᱠᱟᱱᱟ᱾ ᱥᱟᱱᱛᱟᱲ ᱟᱹᱛᱩ ᱠᱟᱱᱟ ᱢᱮᱱᱛᱮ ᱩᱯᱨᱩᱢ ᱪᱤᱱᱦᱟᱹ ᱫᱚ ᱡᱟᱦᱮᱨ ᱛᱷᱟᱱ ᱠᱟᱱᱟ᱾ ᱚᱱᱠᱟ ᱜᱮ ᱫᱚᱥᱟᱨ ᱨᱮᱱᱟᱜ ᱠᱷᱮᱨᱣᱟᱲ ᱡᱟᱹᱛᱤ ᱦᱚᱲ ᱠᱚᱣᱟᱜ ᱫᱷᱚᱨᱚᱢ ᱛᱷᱟᱱ ᱫᱚ ᱚᱠᱟ ᱠᱟᱱᱟ? ᱚᱱᱟ ᱨᱮᱱᱟᱜ ᱞᱟᱹᱱᱟᱹᱭ ᱠᱷᱮᱨᱣᱟᱲ ᱡᱟᱹᱛᱤ ᱦᱚᱲ ᱠᱚᱣᱟᱜ ᱫᱷᱚᱨᱚᱢ ᱛᱷᱟᱱ ᱫᱚ ᱡᱟᱦᱮᱨ ᱛᱷᱟᱱ ᱠᱟᱱᱟ᱾ ᱛᱮᱥᱟᱨ ᱠᱩᱠᱞᱤ, ᱠᱷᱮᱨᱣᱟᱲ ᱡᱟᱹᱛᱤ ᱦᱚᱲ ᱠᱚᱣᱟᱜ ᱡᱟᱹᱛᱤᱭᱟᱹᱨᱤ ᱥᱟᱯᱟᱵ ᱫᱚ ᱪᱮᱫ ᱠᱟᱱᱟ? ᱱᱚᱣᱟ ᱨᱮᱱᱟᱜ ᱞᱟᱹᱱᱟᱹᱭ, ᱠᱷᱮᱨᱣᱟᱲ ᱡᱟᱹᱛᱤ ᱦᱚᱲ ᱠᱚᱣᱟᱜ ᱡᱟᱹᱛᱤᱭᱟᱹᱨᱤ ᱥᱟᱯᱟᱵ ᱫᱚ ᱟᱜ ᱥᱟᱨ ᱠᱟᱱᱟ᱾ ᱱᱤᱭᱟᱹ ᱛᱟᱭᱱᱚᱢ ᱠᱩᱠᱞᱤ, ᱟᱵᱚ ᱥᱟᱱᱛᱟᱲ ᱦᱚᱲ ᱦᱚᱯᱚᱱ ᱠᱚ ᱠᱷᱮᱨᱣᱟᱲ ᱪᱤᱠᱟᱹ ᱛᱮᱠᱚ ᱧᱩᱛᱩᱢ ᱮᱱᱟ? ᱟᱵᱚ ᱥᱟᱱᱛᱟᱲ ᱦᱚᱲ ᱦᱚᱯᱚᱱ ᱠᱚ ᱠᱷᱮᱨᱣᱟᱲ ᱪᱤᱠᱟᱹ ᱛᱮᱠᱚ ᱧᱩᱛᱩᱢ ᱮᱱᱟ? ᱞᱟᱹᱱᱟᱹᱭ, ᱢᱟᱹᱱᱢᱤ ᱠᱚ ᱫᱟᱹᱱᱢᱤ ᱴᱷᱮᱱ ᱠᱷᱚᱱ ᱠᱷᱮᱨᱣᱟᱲ ᱮ ᱫᱩᱜ ᱞᱮᱜ ᱠᱚ ᱛᱟᱦᱮᱸᱫᱚᱜ ᱠᱟᱱᱟ ᱚᱱᱟ ᱛᱮᱠᱚ ᱠᱷᱮᱨᱣᱟᱲ ᱧᱩᱛᱩᱢᱮᱱᱟ᱾ ᱢᱟᱜᱽ ᱵᱟᱝ ᱵᱚᱸᱜᱟ ᱦᱟᱹᱵᱤᱡ ᱪᱮᱫ ᱠᱟᱹᱢᱤ ᱵᱟᱝ ᱜᱟᱱᱚᱜᱼᱟ᱾ ᱞᱟᱹᱱᱟᱹᱭ ᱵᱤᱨ ᱠᱷᱚᱱ ᱥᱟᱦᱟᱱ ᱥᱟᱠᱟᱢ ᱦᱮᱡ ᱫᱟᱹᱛᱟᱹᱱᱤ ᱯᱮᱴᱮᱡ ᱟᱨ ᱡᱷᱟᱹᱱᱴᱤ ᱮᱴᱮᱫ ᱵᱟᱝ ᱜᱟᱱᱚᱜᱼᱟ᱾ ᱱᱤᱛ ᱫᱚ᱾ ᱛᱩᱨᱩᱭ ᱨᱮᱱᱟᱜ ᱠᱩᱠᱞᱤ, ᱥᱚᱦᱨᱟᱭ ᱨᱮᱫᱚ ᱰᱟᱹᱝᱨᱤ ᱠᱟᱰᱟ ᱠᱚ ᱛᱤᱱ ᱫᱤᱱ ᱥᱩᱱᱩᱢ ᱵᱚ ᱚᱡᱚᱜ ᱟᱠᱚᱣᱟ? ᱥᱚᱦᱨᱟᱭ ᱨᱮᱫᱚ ᱰᱟᱹᱝᱨᱤ ᱠᱟᱰᱟ ᱠᱚ ᱛᱤᱱ ᱫᱤᱱ ᱥᱩᱱᱩᱢ ᱵᱚ ᱚᱡᱚᱜ ᱟᱠᱚᱣᱟ? ᱚᱱᱟ ᱨᱮᱱᱟᱜ ᱞᱟᱹᱱᱟᱹᱭ, ᱥᱚᱦᱨᱟᱭ ᱨᱮᱫᱚ ᱰᱟᱹᱝᱨᱤ ᱠᱟᱰᱟ ᱠᱚ ᱯᱮ ᱢᱟᱦᱟ ᱥᱩᱱᱩᱢ ᱵᱚᱱ ᱚᱡᱚᱜ ᱟᱠᱚᱣᱟ᱾ ᱛᱟᱯᱚᱨᱮ ᱮᱭᱟᱭ ᱨᱮ, ᱛᱩᱲᱩᱠ ᱫᱚ ᱚᱠᱟ ᱫᱤᱥᱚᱢ ᱠᱚᱨᱮ ᱠᱷᱚᱱ ᱠᱚ ᱦᱮᱡ ᱞᱮᱱᱟ? ᱛᱩᱲᱩᱠ ᱫᱚ ᱚᱠᱟ ᱫᱤᱥᱚᱢ ᱠᱚᱨᱮ ᱠᱷᱚᱱ ᱠᱚ ᱦᱮᱡ ᱞᱮᱱᱟ? ᱞᱟᱹᱱᱟᱹᱭ, ᱛᱩᱲᱩᱠ ᱛᱩᱲᱩᱠ ᱫᱚ ᱛᱩᱨᱠᱤ, ᱟᱨᱚᱵᱽ, ᱟᱯᱷᱜᱟᱱᱤᱥᱛᱷᱟᱱ, ᱢᱟᱝᱜᱟᱞ ᱠᱚᱨᱮ ᱠᱷᱚᱱ ᱠᱚ ᱦᱮᱡ ᱞᱮᱱᱟ᱾ ᱤᱨᱟᱹᱞ ᱨᱮᱱᱟᱜ ᱠᱩᱠᱞᱤ ᱵᱷᱟᱨᱚᱛ ᱫᱤᱥᱚᱢ ᱫᱚ ᱥᱤᱧᱚᱛ ᱫᱤᱥᱚᱢ ᱪᱮᱫᱟᱜ ᱠᱚ ᱧᱩᱛᱩᱢ ᱠᱮᱫᱟ ᱵᱷᱟᱨᱚᱛ ᱫᱤᱥᱚᱢ ᱫᱚ ᱥᱤᱧᱚᱛ ᱫᱤᱥᱚᱢ ᱪᱮᱫᱟᱜ ᱠᱚ ᱧᱩᱛᱩᱢ ᱠᱮᱫᱟ ᱞᱟᱹᱱᱟᱹᱭ ᱦᱮᱢᱟᱞ ᱵᱩᱨᱩ ᱟᱨ ᱫᱚᱨᱭᱟ ᱛᱮ ᱮᱥᱮᱫ ᱜᱮᱭᱟ ᱚᱱᱟᱛᱮ ᱵᱷᱟᱨᱚᱛ ᱫᱤᱥᱚᱢ ᱫᱚ ᱥᱤᱧᱚᱛ ᱫᱤᱥᱚᱢ ᱠᱚ ᱧᱩᱛᱩᱢ ᱠᱮᱫᱟ ᱟᱨᱮ ᱨᱮᱱᱟᱜ ᱠᱩᱠᱞᱤ ᱮᱠᱚᱞᱚᱵᱽᱭᱚ ᱫᱚ ᱪᱤᱞᱤ ᱟᱹᱫᱤᱵᱟᱹᱥᱤ ᱛᱟᱦᱮᱸ ᱠᱟᱱᱟᱭ? ᱮᱠᱚᱞᱚᱵᱽᱭᱚ ᱫᱚ ᱪᱤᱞᱤ ᱟᱹᱫᱤᱵᱟᱹᱥᱤ ᱛᱟᱦᱮᱸ ᱠᱟᱱᱟᱭ? ᱚᱱᱟ ᱨᱮᱱᱟᱜ ᱞᱟᱹᱱᱟᱹᱭ, ᱮᱠᱚᱞᱚᱵᱽᱭᱚ ᱫᱚ ᱵᱷᱤᱞ ᱟᱹᱫᱤᱵᱟᱹᱥᱤ ᱛᱟᱦᱮᱸ ᱠᱟᱱᱟᱭ᱾ ᱜᱮᱞ ᱨᱮᱱᱟᱜ ᱠᱩᱠᱞᱤ, ᱨᱟᱵᱚᱱ ᱫᱚ ᱚᱠᱚᱭ ᱟᱹᱫᱤᱵᱟᱹᱥᱤ ᱠᱩᱭᱤᱡ ᱨᱟᱡᱟᱭ ᱛᱟᱦᱮᱸ ᱠᱟᱱᱟ? ᱨᱟᱵᱚᱱ ᱫᱚ ᱚᱠᱚᱭ ᱟᱹᱫᱤᱵᱟᱹᱥᱤ ᱠᱩᱭᱤᱡ ᱨᱟᱡᱟᱭ ᱛᱟᱦᱮᱸ ᱠᱟᱱᱟ? ᱨᱟᱵᱚᱱ ᱫᱚ ᱜᱟᱸᱰ ᱟᱹᱫᱤᱵᱟᱹᱥᱤ ᱠᱚᱭᱤᱡ ᱨᱟᱡᱟᱭ ᱛᱟᱦᱮᱸ ᱠᱟᱱᱟ᱾ ᱜᱮᱞ ᱢᱤᱫ ᱨᱮᱱᱟᱜ ᱠᱩᱠᱞᱤ, ᱟᱵᱚ ᱥᱟᱱᱛᱟᱲ ᱫᱚ ᱢᱩᱥᱞᱟᱹ ᱯᱟᱴᱷᱟᱬ ᱠᱚ ᱛᱩᱲᱩᱠ ᱪᱮᱫᱟᱜ ᱵᱚ ᱢᱮᱛᱟ ᱠᱚᱣᱟ? ᱟᱵᱚ ᱥᱟᱱᱛᱟᱲ ᱫᱚ ᱢᱩᱥᱞᱟᱹ ᱯᱟᱴᱷᱟᱬ ᱠᱚ ᱛᱩᱲᱩᱠ ᱪᱮᱫᱟᱜ ᱵᱚ ᱢᱮᱛᱟ ᱠᱚᱣᱟ? ᱞᱟᱹᱱᱟᱹᱭ ᱛᱩᱨᱠᱤ ᱫᱤᱥᱚᱢ ᱠᱷᱚᱱ ᱠᱚ ᱦᱮᱡ ᱟᱠᱟᱱ ᱤᱫᱤ ᱛᱮ ᱢᱩᱥᱞᱟᱹ ᱯᱟᱴᱷᱟᱬ ᱠᱚ ᱟᱵᱚ ᱥᱟᱱᱛᱟᱲ ᱫᱚ ᱛᱩᱲᱩᱠ ᱠᱚ ᱢᱮᱛᱟ ᱠᱚᱣᱟ᱾ ᱜᱮᱞ ᱵᱟᱨ ᱨᱮᱱᱟᱜ ᱠᱩᱠᱞᱤ ᱫᱟᱸᱥᱟᱭ ᱫᱟᱬᱟᱱ ᱫᱚ ᱪᱮᱫ ᱜᱷᱚᱴᱚᱱ ᱫᱟᱨᱟᱭ ᱛᱮ ᱮᱛᱚᱦᱚᱵ ᱞᱮᱱᱟ? ᱫᱟᱸᱥᱟᱭ ᱫᱟᱬᱟᱱ ᱫᱚ ᱪᱮᱫ ᱜᱷᱚᱴᱚᱱ ᱫᱟᱨᱟᱭ ᱛᱮ ᱮᱛᱚᱦᱚᱵ ᱞᱮᱱᱟ᱾ ᱛᱩᱲᱩᱠ ᱠᱚ ᱟᱭᱱᱚᱢ ᱠᱟᱡᱚᱞ ᱠᱚ ᱟᱺᱜᱤᱨ ᱠᱮᱫ ᱠᱤᱱ ᱛᱮ ᱫᱟᱥᱟᱸᱭ ᱫᱟᱬᱟᱱ ᱫᱚ ᱮᱛᱚᱦᱚᱵ ᱞᱮᱱᱟ᱾ ᱢᱟ ᱛᱚᱵᱮ ᱮᱱᱠᱷᱟᱱ ᱱᱚᱰᱮ ᱜᱮ ᱱᱚᱣᱟ ᱟᱹᱠᱤᱞ ᱜᱮᱭᱟᱱ ᱫᱚᱞᱤᱧ ᱠᱮᱪᱮᱫ ᱠᱮᱜᱼᱟ᱾ ᱱᱚᱣᱟ ᱵᱷᱤᱰᱤᱭᱳ ᱚᱠᱟ ᱞᱮᱠᱟ ᱯᱮ ᱵᱩᱡᱷᱟᱹᱣ ᱠᱟᱜᱼᱟ ᱠᱚᱢᱮᱱᱴᱥ ᱟᱨ ᱥᱮᱭᱟᱨ ᱛᱟᱵᱚᱱ ᱯᱮ᱾ ᱟᱨ ᱡᱟᱦᱟᱸᱭ ᱠᱚ ᱱᱚᱣᱟ ᱪᱮᱱᱟᱞ ᱵᱟᱯᱮ ᱥᱟᱵᱥᱠᱨᱟᱭᱤᱵ ᱠᱟᱜ ᱛᱟᱵᱚᱱᱟ ᱛᱚᱵᱮ ᱥᱟᱵᱥᱠᱨᱟᱭᱤᱵ ᱠᱟᱜ ᱛᱟᱵᱚᱱ ᱯᱮ᱾